ᱦᱮᱞᱳ ᱟᱯᱮ ᱥᱟᱱᱟᱢ ᱠᱚ ᱡᱚᱦᱟᱨ ᱟᱯᱮ ᱯᱮ ᱧᱮᱞᱮᱫᱼᱟ ᱱᱤᱛᱚᱜ ᱨᱚᱛᱷᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱟᱨ ᱱᱚᱣᱟ ᱢᱮᱢᱮᱱ ᱥᱟᱱᱟᱧᱟ ᱟᱯᱮ ᱱᱩᱠᱩ ᱱᱩᱠᱩ ᱯᱮ ᱧᱮᱞᱮᱫ ᱠᱚᱣᱟ ᱱᱩᱠᱩ ᱦᱩᱭᱩᱜ ᱠᱟᱱᱟ ᱠᱚ ᱦᱟᱭᱵᱨᱤᱰ ᱥᱤᱢ ᱢᱮᱱ ᱫᱚ ᱦᱟᱹᱡᱟᱹᱨᱤ ᱥᱤᱢ ᱟᱯᱮ ᱚᱠᱟ ᱞᱮᱠᱟᱱ ᱠᱚ ᱥᱤᱢ ᱯᱮ ᱢᱮᱱᱟ ᱚᱱᱠᱟᱱ ᱠᱚᱜᱮ ᱯᱮ ᱧᱟᱢ ᱫᱟᱲᱮᱭᱟᱠᱚᱣᱟ ᱱᱚᱜᱼᱚᱭ ᱯᱮ ᱧᱮᱞᱮᱫᱼᱟ ᱟᱨ ᱛᱚᱵᱮ ᱟᱯᱮ ᱱᱩᱠᱩ ᱠᱚ ᱦᱟᱛᱟᱣ ᱥᱟᱱᱟᱭᱮᱫ ᱯᱮ ᱠᱷᱟᱱ ᱟᱹᱰᱤ ᱩᱥᱟᱹᱨᱟ ᱛᱮ ᱩᱥᱟᱹᱨᱟ ᱵᱟᱥᱠᱮ ᱵᱟᱹᱵᱩ ᱛᱟᱹᱠᱤᱱ ᱥᱟᱞᱟᱜ ᱯᱮ ᱡᱳᱜᱟᱡᱳᱜᱟ ᱡᱟᱜᱮ ᱟᱹᱛᱩ ᱢᱟᱹᱬᱤᱜᱤᱨᱤ ᱯᱳᱥᱴ ᱠᱷᱟᱲᱭᱟ ᱢᱮᱴᱟ ᱟᱨ ᱚᱸᱰᱮ ᱜᱮᱠᱤᱱ ᱵᱟᱥᱟ ᱟᱹᱠᱤᱱᱟᱜ ᱵᱟᱥᱟ ᱰᱮᱨᱟ ᱢᱮᱱᱟᱜᱼᱟ ᱟᱨ ᱡᱟᱦᱟᱸ ᱞᱮᱠᱟᱱ ᱯᱷᱟᱭᱴᱚᱨ ᱯᱮ ᱢᱮᱱᱟ ᱚᱱᱠᱟᱱ ᱯᱷᱟᱭᱴᱚᱨ ᱠᱤᱱ ᱫᱚᱦᱚ ᱟᱠᱟᱫ ᱠᱚᱣᱟ ᱟᱨ ᱱᱩᱠᱩ ᱱᱟᱱᱟ ᱦᱩᱱᱟᱹᱨ ᱥᱤᱢ ᱢᱮᱱᱟᱜ ᱠᱚᱣᱟ ᱟᱭᱢᱟ ᱜᱚᱴᱟᱝ ᱫᱤᱥᱚᱢ ᱠᱷᱚᱱ ᱠᱚ ᱦᱤᱡᱩᱜ ᱠᱟᱱᱟ ᱱᱚᱰᱮ ᱠᱷᱚᱱ ᱥᱤᱢ ᱠᱚ ᱤᱫᱤᱭᱮᱫ ᱠᱚᱣᱟ ᱟᱨ ᱟᱯᱮ ᱦᱚᱸᱯᱮ ᱤᱪᱪᱷᱟᱹᱭ ᱠᱷᱟᱱ ᱱᱚᱰᱮ ᱠᱷᱚᱱᱟᱜ ᱯᱮ ᱤᱫᱤ ᱫᱟᱲᱮᱭᱟ ᱠᱚᱣᱟ ᱦᱟᱹᱡᱨᱟ ᱥᱮ ᱯᱷᱟᱭᱴᱚᱨ ᱠᱟᱱᱟ ᱠᱚ ᱟᱹᱰᱤ ᱱᱟᱯᱟᱭ ᱡᱷᱟᱠᱟᱥ ᱠᱚ ᱩᱰᱟᱹᱜᱼᱟ ᱟᱯᱮ ᱠᱩᱥᱤᱜ ᱞᱮᱠᱟ ᱥᱤᱢ ᱦᱚᱸ ᱱᱚᱰᱮ ᱢᱮᱱᱟᱜ ᱟᱠᱟᱫ ᱠᱚᱣᱟ ᱚᱱᱟᱛᱤᱧ ᱢᱮᱱᱟ ᱟᱯᱮ ᱥᱟᱱᱟᱢ ᱠᱚ ᱱᱚᱣᱟ ᱰᱤᱥᱠᱨᱤᱯᱥᱚᱱ ᱨᱮ ᱱᱟᱦᱟᱜ ᱞᱤᱝᱠ ᱞᱮ ᱮᱢᱟ ᱚᱱᱟ ᱰᱤᱥᱠᱨᱤᱯᱥᱚᱱ ᱨᱮ ᱞᱤᱝᱠ ᱢᱮᱱᱟᱜᱼᱟ ᱚᱱᱟ ᱞᱤᱝᱠ ᱨᱮ ᱱᱟᱦᱟᱜ ᱞᱮ ᱮᱢ ᱠᱟᱜᱼᱟ ᱱᱚᱢᱵᱚᱨ ᱠᱚ ᱟᱰᱨᱮᱥ ᱠᱚ ᱟᱯᱮ ᱚᱱᱟᱛᱮ ᱡᱳᱜᱟᱡᱳᱜᱽ ᱠᱟᱛᱮᱫ ᱚᱸᱰᱮ ᱠᱷᱚᱱᱟᱜ ᱥᱤᱢ ᱵᱟᱪᱷᱟᱣ ᱵᱟᱪᱷᱟᱣ ᱠᱟᱛᱮ ᱯᱮ ᱤᱫᱤ ᱠᱚ ᱛᱟᱵᱚᱱᱟ ᱱᱚᱣᱟ ᱜᱮ ᱢᱟ ᱢᱮᱱ ᱠᱟᱛᱮ ᱱᱚᱰᱮ ᱜᱮᱧ ᱢᱩᱪᱟᱹᱫᱮᱜᱼᱟ ᱛᱚᱵᱮ ᱡᱚᱦᱟᱨ ᱦᱚᱸ ᱟᱨ ᱥᱤᱢᱟᱜ ᱫᱚᱨ ᱫᱟᱢ ᱫᱚ ᱱᱟᱦᱟᱜ ᱥᱤᱢ ᱤᱫᱤ ᱠᱟᱛᱮ ᱜᱮ ᱦᱩᱭᱩᱜᱼᱟ ᱛᱚᱵᱮ ᱥᱟᱱᱟᱢ ᱠᱚᱜᱮ ᱡᱚᱦᱟᱨ ᱟᱯᱮ ᱯᱮ ᱧᱮᱞᱮᱜᱼᱟ ᱱᱚᱣᱟ ᱨᱚᱛᱷᱮ ᱢᱟᱨᱟᱱᱰᱤ ᱤᱭᱩᱴᱩᱵᱽ ᱪᱮᱱᱮᱞ ᱟᱨ ᱡᱩᱫᱤ ᱱᱩᱠᱩ ᱥᱤᱢ ᱠᱚᱯᱮ ᱠᱩᱥᱤᱭᱟᱠᱚ ᱠᱟᱱᱟ ᱮᱱᱠᱷᱟᱱ ᱡᱚᱛᱚ ᱦᱚᱲ ᱜᱮ ᱞᱟᱭᱤᱠ ᱢᱟ ᱥᱮᱭᱟᱨ ᱢᱟ ᱟᱨ ᱠᱚᱢᱮᱱᱴ ᱢᱟ ᱟᱨ ᱱᱩᱠᱩ ᱥᱤᱢ ᱫᱚ ᱧᱟᱢᱚᱜ ᱨᱮᱭᱟᱜ ᱴᱷᱟᱶ ᱫᱚ ᱦᱩᱭᱩᱜ ᱠᱟᱱᱟ ᱢᱟᱹᱬᱤᱜᱤᱨᱤ ᱟᱹᱛᱩ ᱢᱟᱹᱬᱤᱜᱤᱨᱤ ᱯᱳᱥᱴ ᱠᱷᱟᱲᱭᱟ ᱢᱮᱱᱴᱟ ᱟᱨ ᱢᱟᱹᱬᱤᱜᱤᱨᱤ ᱟᱹᱛᱩ ᱨᱮ ᱱᱩᱠᱤᱱ ᱫᱚ ᱱᱟᱦᱟᱜ ᱡᱚᱜᱽᱫᱤᱥ ᱵᱟᱥᱠᱮ ᱜᱚᱢᱠᱮ ᱛᱤᱠᱤᱱᱟᱜ ᱵᱟᱥᱟ ᱰᱮᱨᱟ ᱨᱮ ᱢᱮᱱᱟᱜ ᱠᱚᱣᱟ ᱟᱯᱮ ᱯᱮ ᱥᱮᱴᱮᱨ ᱞᱮᱱᱠᱷᱟᱱ ᱟᱯᱮ ᱪᱮᱫ ᱞᱮᱠᱟᱱ ᱥᱤᱢ ᱠᱤᱨᱤᱧ ᱥᱟᱱᱟ ᱯᱮᱭᱟ ᱚᱱᱠᱟᱱ ᱥᱤᱢ ᱦᱚᱸᱠᱚ ᱧᱟᱢᱚᱜ ᱠᱟᱱᱟ ᱟᱨ ᱛᱚᱵᱮ ᱢᱟ ᱵᱟᱹᱲᱛᱤ ᱵᱟᱝ ᱢᱮᱱ ᱠᱟᱛᱮᱫ ᱟᱹᱞᱤᱧ ᱱᱤᱱᱟᱹᱜ ᱨᱮᱜᱮ ᱞᱤᱧ ᱢᱩᱪᱟᱹᱫᱮᱜᱼᱟ ᱛᱚᱵᱮ ᱥᱟᱱᱟᱢ ᱠᱚᱜᱮ ᱡᱚᱦᱟᱨ